ᱠᱤ ᱵᱚᱞᱮ ᱛᱮᱦᱮᱧᱟ ᱯᱤᱲᱦᱤ ᱫᱚ ᱟᱵᱚ ᱜᱮ ᱟᱱᱛᱤᱢ ᱯᱤᱲᱦᱤ ᱠᱟᱱᱟ ᱵᱚᱱ ᱟᱜᱟᱨ ᱡᱩᱫᱤ ᱥᱚᱢᱟᱡᱽ ᱨᱤᱞᱟᱹᱢᱟᱞᱟ ᱥᱟᱱᱛᱟᱲ ᱥᱚᱢᱟᱡᱽ ᱵᱚᱱ ᱵᱟᱧᱪᱟᱣ ᱫᱟᱲᱮᱭᱟᱜ ᱠᱟᱱ ᱠᱷᱟᱱ ᱛᱮᱦᱮᱧ ᱫᱚ ᱟᱵᱚᱣᱟᱜ ᱥᱚᱢᱟᱡᱽ ᱡᱩᱫᱤ ᱢᱮᱱ ᱠᱷᱟᱱ ᱫᱚ ᱨᱤᱞᱟᱹᱢᱟᱞᱟ ᱥᱟᱱᱛᱟᱲ ᱥᱚᱢᱟᱡᱽ ᱫᱚ ᱪᱷᱟᱹᱯᱨᱤ ᱥᱚᱢᱟᱡᱽ ᱟᱨ ᱢᱟᱛᱟᱞ ᱥᱚᱢᱟᱡᱽ ᱛᱮ ᱵᱮᱱᱟᱣ ᱠᱟᱱᱟ ᱱᱚᱣᱟ ᱨᱮᱱ ᱫᱩᱥᱤᱫᱟᱨ ᱫᱚ ᱟᱵᱚ ᱠᱟᱱᱟ ᱵᱚᱱ ᱱᱚᱣᱟ ᱦᱩᱫᱤᱥᱚᱜ ᱞᱟᱹᱠᱛᱤ ᱠᱟᱱᱟ ᱠᱤ ᱱᱚᱣᱟ ᱮᱠᱤᱥᱢᱤ ᱥᱚᱛᱟᱵᱚᱫᱤ ᱨᱮ ᱟᱵᱚᱣᱟᱜ ᱥᱚᱢᱟᱡᱽ ᱨᱮ ᱫᱚ ᱚᱫᱚᱜᱤ ᱨᱮᱭᱟᱜ ᱠᱨᱟᱱᱛᱤ ᱵᱟᱝ ᱦᱮᱡ ᱠᱟᱱᱟ ᱱᱚᱣᱟ ᱮᱠᱤᱥᱢᱤ ᱥᱚᱛᱟᱵᱚᱫᱤ ᱨᱮ ᱛᱮᱦᱮᱧ ᱟᱵᱚᱣᱟᱜ ᱥᱚᱢᱟᱡᱽ ᱫᱚ ᱛᱮᱦᱮᱧ ᱫᱚ ᱦᱟᱺᱰᱤ ᱨᱮ ᱡᱚᱵᱮᱣ ᱠᱟᱱᱟ ᱛᱮᱦᱮᱧ ᱫᱚ ᱟᱵᱚ ᱥᱚᱢᱟᱡᱽ ᱫᱚ ᱢᱟᱛᱟᱞ ᱥᱚᱢᱟᱡᱽ ᱨᱮ ᱵᱮᱱᱟᱣ ᱠᱟᱱᱟ ᱟᱫᱚ ᱱᱚᱣᱟ ᱜᱤᱧ ᱢᱮᱱᱟ ᱠᱤ ᱱᱚᱣᱟ ᱡᱩᱜᱽ ᱨᱮᱫᱚ ᱢᱤᱫᱴᱮᱱ ᱜᱮ ᱫᱟᱲᱮ ᱢᱮᱱᱟᱜ ᱚᱞᱚᱜ ᱯᱟᱲᱦᱟᱜ ᱚᱞ ᱯᱟᱲᱦᱟᱣ ᱛᱮᱵᱚᱱ ᱞᱟᱦᱟ ᱞᱮᱱᱠᱷᱟᱱ ᱡᱚᱛᱚ ᱨᱚᱠᱚᱢ ᱵᱚᱱ ᱵᱟᱰᱟᱭ ᱫᱟᱲᱮᱭᱟᱜᱼᱟ ᱢᱤᱫᱴᱮᱱ ᱚᱱᱚᱲᱦᱮ ᱤᱧ ᱢᱮᱱᱟ ᱚᱞᱚᱜ ᱟᱹᱠᱤᱞ ᱵᱟᱝᱛᱮ ᱡᱟᱱᱟᱢ ᱫᱤᱥᱚᱢ ᱨᱮᱢ ᱟᱫᱚᱜᱼᱟ ᱟᱨ ᱡᱟᱱᱟᱢ ᱟᱲᱟᱝ ᱛᱟᱦᱮᱱ ᱛᱩᱞᱩᱡ ᱡᱟᱱᱟᱢ ᱨᱚᱲ ᱛᱮᱢ ᱥᱟᱫᱚᱜᱼᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱠᱟᱛᱷᱟᱭ ᱢᱮᱱ ᱞᱮᱫᱟ ᱠᱤ ᱚᱞ ᱢᱮᱱᱟᱜ ᱛᱟᱢ ᱨᱚᱲ ᱢᱮᱱᱟᱜ ᱛᱟᱢ ᱫᱷᱚᱨᱚᱢ ᱢᱮᱱᱟᱜ ᱛᱟᱢ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱢᱮᱱᱠᱷᱟᱱ ᱫᱩᱠ ᱨᱮᱱᱟᱜ ᱠᱟᱛᱷᱟ ᱠᱟᱱᱟ ᱛᱮᱦᱮᱧ ᱟᱵᱚ ᱡᱟᱦᱮᱨ ᱛᱷᱟᱱ ᱢᱟᱨᱟᱝ ᱵᱩᱨᱩ ᱠᱚ ᱨᱟᱡᱽ ᱠᱮᱫ ᱵᱚᱱᱟ ᱚᱠᱚᱭ ᱦᱚᱸ ᱱᱚᱣᱟ ᱞᱟᱹᱜᱤᱫ ᱵᱟᱵᱚᱱ ᱟᱱᱫᱳᱞᱚᱱ ᱠᱟᱫᱟ ᱪᱮᱫᱟᱜ ᱞᱩᱜᱩ ᱵᱩᱨᱩ ᱫᱚ ᱱᱤᱛᱚᱜ ᱦᱤᱱᱫᱩ ᱫᱷᱚᱨᱚᱢ ᱦᱩᱭᱩᱜ ᱠᱟᱱᱟ ᱱᱚᱣᱟ ᱞᱟᱹᱜᱤᱫ ᱪᱮᱫᱟᱜ ᱵᱚᱱ ᱨᱚᱲᱮᱫ ᱠᱟᱱᱟ ᱟᱨᱮ ᱟᱯᱱᱟᱨᱟ ᱟᱹᱨᱤᱪᱟᱹᱞᱤ ᱵᱷᱟᱥᱟ ᱭᱟ ᱫᱷᱚᱨᱚᱢ ᱜᱟᱲ ᱡᱩᱫᱤ ᱵᱟᱢ ᱵᱟᱧᱪᱟᱣ ᱫᱟᱲᱮᱭᱟᱜ ᱠᱟᱱᱟ ᱛᱚ ᱟᱢᱟᱜ ᱩᱯᱨᱩᱢ ᱜᱮ ᱵᱟᱢ ᱵᱟᱧᱪᱟᱣ ᱫᱟᱲᱮᱭᱟᱜᱼᱟ ᱱᱚᱣᱟ ᱦᱩᱫᱤᱥ ᱦᱚᱸ ᱞᱟᱹᱠᱛᱤᱜ ᱠᱟᱱᱟ ᱛᱮᱦᱮᱧ ᱡᱩᱜᱽ ᱨᱮ ᱛᱮᱦᱮᱧ ᱟᱵᱚᱨᱮᱱ ᱡᱩᱣᱟᱹᱱ ᱠᱚ ᱚᱠᱟ ᱰᱟᱦᱟᱨ ᱨᱮ ᱢᱮᱱᱟᱜ ᱠᱚᱣᱟ ᱱᱚᱣᱟ ᱵᱟᱰᱟᱭᱚᱜ ᱯᱮ ᱛᱮᱦᱮᱧ ᱟᱵᱚ ᱚᱠᱟ ᱰᱟᱦᱟᱨ ᱵᱚᱱ ᱤᱫᱤ ᱠᱮᱫ ᱠᱚᱣᱟ ᱱᱚᱣᱟ ᱞᱟᱹᱜᱤᱫ ᱦᱩᱫᱤᱥᱚᱜ ᱯᱮ ᱠᱤ ᱟᱵᱚ ᱛᱮᱦᱮᱧ ᱮᱠᱤᱥᱣᱤ ᱥᱚᱛᱟᱵᱫᱤ ᱡᱩᱜᱽ ᱨᱮ ᱮᱠᱤᱥᱣᱤ ᱥᱚᱛᱟᱵᱫᱤ ᱨᱮᱱᱟᱜ ᱡᱩᱜᱽ ᱨᱮ ᱟᱵᱚ ᱨᱮᱱ ᱡᱩᱣᱟᱹᱱ ᱠᱚ ᱛᱮᱦᱮᱧ ᱪᱟᱹᱯᱨᱤ ᱟᱨ ᱢᱟᱛᱟᱞ ᱵᱚᱱ ᱵᱮᱱᱟᱣ ᱠᱮᱫ ᱠᱚᱣᱟ ᱟᱛᱳ ᱨᱮ ᱵᱟᱵᱚᱱ ᱜᱟᱞᱢᱟᱨᱟᱜ ᱠᱟᱱᱟ ᱵᱚᱭᱦᱟ ᱛᱮᱦᱮᱧ ᱟᱵᱚᱣᱟᱜ ᱟᱛᱳ ᱵᱟᱹᱭᱥᱤ ᱵᱟᱵᱚᱱ ᱜᱟᱞᱢᱟᱨᱟᱜ ᱠᱟᱱᱟ ᱠᱤ ᱡᱩᱣᱟᱹᱱ ᱠᱚ ᱚᱠᱟ ᱞᱮᱠᱟ ᱱᱚᱠᱨᱤ ᱵᱚᱱ ᱧᱟᱢ ᱠᱚᱣᱟ ᱦᱟᱥᱟ ᱚᱠᱟ ᱞᱮᱠᱟ ᱵᱟᱧᱪᱟᱜ ᱛᱟᱵᱚᱱᱟ ᱵᱷᱟᱥᱟ ᱚᱠᱟ ᱞᱮᱠᱟ ᱵᱟᱧᱪᱟᱜ ᱛᱟᱵᱚᱱᱟ ᱡᱟᱹᱛᱤ ᱫᱷᱚᱨᱚᱢ ᱚᱠᱟ ᱞᱮᱠᱟ ᱵᱟᱧᱪᱟᱜ ᱛᱟᱵᱚᱱᱟ ᱱᱚᱣᱟ ᱨᱮᱠᱚ ᱨᱮᱱᱟᱜ ᱵᱤᱪᱟᱹᱨ ᱵᱟᱹᱭᱥᱤ ᱫᱚ ᱵᱟᱹᱱᱩᱜᱼᱟ ᱛᱮᱦᱮᱧ ᱫᱚ ᱪᱮᱫ ᱵᱚᱱ ᱵᱤᱪᱟᱹᱨ ᱵᱟᱹᱭᱥᱤ ᱠᱟᱱᱟ ᱱᱚᱣᱟ ᱦᱩᱫᱤᱥᱚᱜ ᱞᱟᱹᱠᱛᱤᱜ ᱠᱟᱱᱟ ᱟᱫᱚ ᱫᱟᱫᱟ ᱫᱚ ᱵᱟᱹᱧ ᱠᱚᱢᱟ ᱥᱟᱺᱜᱤᱧ ᱫᱤᱥᱚᱢ ᱠᱟᱱᱟ ᱟᱨ ᱱᱮᱣᱛᱟᱭᱮᱫ ᱯᱮᱭᱟᱹᱧ ᱵᱟᱭᱤᱥ ᱵᱟᱭᱤᱥ ᱯᱷᱮᱵᱽᱨᱩᱣᱟᱨᱤ ᱟᱞᱮ ᱟᱹᱛᱩ ᱨᱮ ᱢᱟᱨᱟᱝ ᱵᱟᱹᱭᱥᱤ ᱞᱮ ᱫᱚᱦᱚ ᱟᱠᱟᱫᱟ ᱵᱟᱰᱟᱭ ᱜᱮᱭᱟ ᱯᱮ ᱤᱧᱟᱹᱜ ᱫᱩᱠ ᱨᱮᱞᱮ ᱤᱧᱟᱹᱜ ᱟᱵᱚ ᱥᱚᱢᱟᱡᱽ ᱞᱟᱹᱲᱦᱟᱹᱭ ᱥᱚᱢᱟᱡᱽ ᱵᱟᱧᱪᱟᱣ ᱞᱟᱹᱲᱦᱟᱹᱭ ᱨᱮ ᱤᱧᱟᱹᱜ ᱚᱲᱟᱜ ᱠᱚ ᱡᱩᱸᱰᱤ ᱟᱠᱟᱫᱟ ᱟᱫᱚ ᱱᱚᱣᱟ ᱞᱟᱹᱜᱤᱫ ᱜᱮ ᱢᱤᱫᱴᱮᱱ ᱵᱟᱹᱭᱥᱤ ᱫᱚᱦᱚ ᱟᱠᱟᱱᱟ ᱟᱨ ᱱᱚᱣᱟ ᱨᱮ ᱥᱮᱴᱮᱨᱚᱜ ᱛᱟᱵᱚᱱ ᱯᱮ ᱟᱨ ᱟᱞᱮ ᱞᱟᱹᱭ ᱞᱮ ᱯᱮ ᱠᱤ ᱵᱚᱞᱮ ᱪᱮᱫ ᱡᱟᱦᱟᱸ ᱞᱮ ᱠᱟᱹᱢᱤ ᱠᱟᱱᱟ ᱱᱚᱣᱟ ᱚᱠᱟ ᱞᱮᱠᱟ ᱞᱮ ᱠᱟᱹᱢᱤ ᱠᱟᱱᱟ ᱵᱩᱜᱤ ᱥᱮ ᱵᱟᱹᱲᱤᱡ ᱟᱞᱮᱭᱟᱜ ᱠᱟᱹᱢᱤ ᱫᱚ ᱥᱤᱥᱴᱮᱢ ᱨᱮ ᱥᱩᱫᱷᱟᱹᱨ ᱞᱟᱹᱠᱛᱤ ᱞᱮ ᱠᱷᱚᱡᱚᱜ ᱠᱟᱱᱟ ᱚᱱᱟ ᱠᱤ ᱚᱱᱟ ᱠᱚ ᱵᱚᱱᱫᱚ ᱚᱱᱟ ᱫᱚ ᱵᱟᱞᱮ ᱢᱮᱱᱫᱟ ᱥᱤᱥᱴᱮᱢ ᱨᱮ ᱥᱩᱫᱷᱟᱹᱨ ᱟᱫᱚ ᱟᱹᱰᱤ ᱟᱹᱰᱤ ᱥᱟᱨᱦᱟᱣ ᱮᱭᱟ ᱱᱚᱰᱮ ᱥᱤᱠᱟᱱᱫᱟᱨ ᱫᱟᱫᱟ ᱤᱧ ᱨᱚᱲ